ᱡᱚᱦᱟᱨ ᱜᱮ ᱥᱟᱱᱟᱢ ᱠᱚ ᱤᱧ ᱜᱮ ᱥᱟᱱᱛᱟᱲ ᱦᱚᱯᱚᱱ ᱟᱨ ᱛᱮᱦᱮᱧ ᱤᱧ ᱟᱯᱮ ᱠᱚ ᱛᱟᱞᱟᱨᱮ ᱤᱧᱟᱹᱜ ᱢᱚᱱᱮ ᱨᱮᱱᱟᱜ ᱠᱟᱛᱷᱟ ᱞᱟᱹᱭ ᱛᱤᱧ ᱵᱚᱲᱦᱮᱭᱮᱱᱟ ᱪᱮᱫᱟᱜ ᱥᱮ ᱵᱟᱝᱢᱟ ᱱᱚᱜᱼᱚᱭ ᱵᱟᱦᱨᱮᱧ ᱩᱰᱩᱠᱚᱜ ᱠᱟᱱ ᱛᱟᱦᱮᱸᱫ ᱟᱨ ᱚᱱᱟ ᱞᱟᱦᱟᱨᱮ ᱤᱭᱩᱴᱤᱭᱩᱵᱽ ᱨᱮ ᱢᱤᱫᱴᱟᱝ ᱵᱷᱤᱰᱤᱭᱳᱧ ᱧᱮᱞ ᱠᱮᱫᱼᱟ ᱠᱤ ᱥᱟᱱᱛᱟᱲᱟᱜ ᱡᱟᱦᱟᱸ ᱢᱟᱨᱟᱝ ᱵᱩᱨᱩ ᱛᱚ ᱚᱱᱟ ᱠᱚ ᱦᱟᱛᱟᱣᱮᱜᱼᱟ ᱦᱟᱛᱟᱣᱮᱜᱼᱟ ᱠᱚ ᱵᱚᱞᱛᱮ ᱱᱚᱝᱠᱟ ᱠᱤ ᱚᱱᱟ ᱫᱩᱱᱤᱭᱟᱹ ᱦᱚᱲ ᱠᱚ ᱠᱚᱵᱽᱡᱟ ᱠᱮᱜᱼᱟ ᱪᱷᱟᱛᱤᱠ ᱡᱟᱹᱛᱤ ᱦᱚᱲ ᱠᱚ ᱠᱚᱵᱽᱡᱟ ᱠᱮᱜᱼᱟ ᱪᱤᱠᱟᱹᱛᱮ ᱚᱱᱟ ᱫᱚ ᱵᱟᱹᱧ ᱞᱟᱹᱭ ᱫᱟᱲᱮᱭᱟᱜᱼᱟ ᱠᱤᱱᱛᱩ ᱛᱮᱦᱮᱧ ᱪᱮᱫ ᱱᱚᱣᱟ ᱠᱷᱟᱹᱛᱤᱨ ᱟᱵᱚ ᱨᱟᱹᱜᱤ ᱵᱟᱵᱚᱱ ᱵᱩᱡᱷᱟᱹᱣᱫᱟ ᱠᱤᱱᱛᱩ ᱤᱧ ᱫᱚ ᱟᱹᱰᱤ ᱵᱮᱡᱟᱨᱤᱧ ᱵᱩᱡᱷᱟᱹᱣ ᱠᱮᱜᱼᱟ ᱟᱹᱰᱤ ᱨᱟᱹᱜᱤᱧ ᱵᱩᱡᱷᱟᱹᱣ ᱠᱮᱜᱼᱟ ᱟᱨ ᱟᱹᱰᱤ ᱟᱹᱲᱤᱥᱤᱧ ᱵᱩᱡᱷᱟᱹᱣ ᱠᱮᱜᱼᱟ ᱡᱟᱨ ᱡᱚᱱᱱᱚ ᱱᱚᱣᱟ ᱵᱷᱤᱰᱤᱭᱳ ᱠᱚᱨᱟᱣ ᱛᱮ ᱛᱮᱦᱮᱧ ᱵᱟᱫᱽᱫᱷᱚᱭᱮᱱᱟ ᱛᱚ ᱤᱧ ᱥᱟᱱᱛᱟᱲ ᱦᱩᱭ ᱠᱟᱛᱮ ᱥᱮ ᱟᱹᱫᱤᱵᱟᱹᱥᱤ ᱦᱩᱭ ᱠᱟᱛᱮ ᱛᱮᱦᱮᱧ ᱱᱚᱣᱟ ᱠᱟᱛᱷᱟ ᱞᱟᱹᱭ ᱛᱮ ᱟᱹᱰᱤ ᱠᱷᱟᱨᱟᱯ ᱤᱧ ᱵᱩᱡᱷᱟᱹᱣᱮᱫᱼᱟ ᱡᱮ ᱟᱵᱚᱱᱟᱜ ᱥᱮ ᱤᱧᱟᱹᱜ ᱢᱟᱨᱟᱝ ᱵᱩᱨᱩ ᱡᱟᱦᱟᱸ ᱫᱚ ᱟᱵᱚᱱᱟᱜ ᱢᱟᱨᱟᱝ ᱴᱷᱟᱶ ᱠᱟᱱ ᱛᱟᱵᱚᱱᱟ ᱛᱚ ᱚᱱᱟ ᱡᱟᱭᱜᱟ ᱛᱮᱦᱮᱧ ᱠᱚ ᱦᱟᱛᱟᱣᱮᱫ ᱛᱟᱵᱚᱱᱟ ᱟᱨ ᱛᱮᱦᱮᱧ ᱢᱤᱫᱴᱟᱝ ᱠᱚᱱᱯᱷᱟᱨᱮᱱᱥ ᱤᱧ ᱧᱮᱞ ᱠᱮᱫᱟ ᱟᱵᱚᱨᱮᱱ ᱢᱟᱹᱱᱟᱱ ᱦᱚᱲ ᱠᱚ ᱥᱚᱦᱮᱫ ᱠᱚ ᱩᱱᱠᱩ ᱢᱩᱠᱷᱭᱟᱹ ᱢᱚᱱᱛᱨᱤ ᱴᱷᱮᱱ ᱪᱤᱠᱟᱹᱭ ᱫᱟᱠᱚ ᱵᱤᱪᱟᱹᱨ ᱠᱚ ᱠᱷᱚᱡᱚᱜ ᱠᱟᱱᱟ ᱟᱨᱮ ᱟᱨᱮ ᱵᱤᱪᱟᱹᱨ ᱟᱢ ᱚᱠᱟᱨᱮᱢ ᱠᱷᱚᱡᱚᱜ ᱠᱟᱱᱟ ᱚᱠᱚᱭ ᱠᱟᱱᱟᱭ ᱵᱤᱪᱟᱹᱨ ᱨᱤᱱᱤᱡ ᱩᱱᱤ ᱡᱟᱦᱟᱸ ᱫᱚ ᱤᱧᱟᱹᱜ ᱡᱟᱭᱜᱟ ᱤᱧᱟᱹᱜ ᱤᱧᱟᱹᱜ ᱦᱚᱠ ᱟᱹᱭᱫᱟᱹᱨ ᱢᱮᱱᱟᱜ ᱟᱱ ᱛᱤᱧᱟ ᱛᱚ ᱩᱱᱤ ᱡᱩᱫᱤᱢ ᱢᱮᱛᱟᱭᱟ ᱩᱱᱤ ᱫᱚ ᱪᱮᱫ ᱮ ᱵᱤᱪᱟᱹᱨᱟᱢᱟ ᱟᱢ ᱛᱚ ᱩᱱᱤ ᱴᱷᱮᱱ ᱠᱷᱚᱱᱟᱜ ᱫᱚ ᱵᱤᱪᱟᱹᱨ ᱫᱚ ᱵᱟᱝᱵᱚᱱ ᱧᱟᱢᱟ ᱟᱨ ᱯᱨᱚᱛᱮᱠᱴᱤ ᱡᱟᱭᱜᱟ ᱨᱮᱜᱮ ᱟᱨ ᱦᱚᱲ ᱴᱷᱮᱱ ᱜᱮ ᱵᱤᱪᱟᱹᱨ ᱵᱚᱱ ᱠᱷᱚᱡᱽ ᱠᱟᱱᱟ ᱪᱮᱫ ᱟᱵᱚᱱᱟᱜ ᱱᱤᱡᱮᱨᱟᱜ ᱵᱤᱪᱟᱹᱨ ᱵᱟᱹᱱᱩᱜ ᱟᱱ ᱛᱟᱵᱚᱱᱟ ᱛᱚ ᱡᱩᱫᱤ ᱵᱤᱪᱟᱹᱨ ᱢᱮᱱᱟᱜ ᱟᱱ ᱛᱟᱵᱚᱱᱟ ᱛᱟᱦᱚᱞᱮ ᱮᱱᱠᱷᱟᱱ ᱚᱱᱠᱟ ᱵᱷᱟᱵᱽᱛᱮ ᱪᱮᱫᱟᱜ ᱵᱟᱵᱚᱱ ᱠᱟᱹᱢᱤᱭᱮᱫᱟ ᱟᱵᱚᱨᱮᱱ ᱩᱱᱟᱹᱜ ᱵᱤᱪᱟᱹᱨ ᱵᱮᱵᱚᱥᱛᱷᱟ ᱢᱮᱱᱟᱜ ᱟᱱ ᱛᱟᱵᱚᱱᱟ ᱟᱵᱚ ᱵᱚᱱ ᱞᱟᱹᱭᱟ ᱥᱮ ᱵᱟᱝ ᱡᱮ ᱟᱵᱚᱱᱟᱜ ᱥᱟᱱᱛᱟᱲ ᱤᱭᱟᱹᱨᱮ ᱟᱹᱨᱤᱪᱟᱹᱞᱤ ᱨᱮ ᱟᱵᱚᱱᱟᱜ ᱵᱤᱪᱟᱹᱨ ᱵᱮᱵᱚᱥᱛᱷᱟ ᱢᱮᱱᱟᱜ ᱟᱱ ᱛᱟᱵᱚᱱᱟ ᱛᱚᱵᱮ ᱮᱱᱠᱷᱟᱱ ᱚᱱᱟ ᱵᱤᱪᱟᱹᱨ ᱵᱮᱵᱚᱥᱛᱷᱟ ᱩᱠᱩᱨ ᱵᱚᱱ ᱤᱭᱟᱹ ᱫᱟᱲᱮᱭᱟᱜ ᱠᱟᱱᱟ ᱛᱟᱦᱚᱞᱮ ᱦᱚᱲ ᱴᱷᱮᱱ ᱫᱤᱠᱩ ᱴᱷᱮᱱ ᱪᱮᱫᱟᱜ ᱵᱚᱱ ᱪᱟᱞᱟᱜ ᱠᱟᱱᱟ ᱱᱤᱛᱚᱜ ᱟᱵᱚ ᱵᱤᱪᱟᱹᱨ ᱦᱟᱛᱟᱣ ᱞᱟᱹᱜᱤᱫ ᱛᱮ ᱡᱮ ᱚᱱᱟ ᱢᱟᱨᱟᱝ ᱵᱩᱨᱩ ᱫᱚ ᱟᱞᱮᱭᱟᱜ ᱠᱟᱱᱟ ᱛᱮᱦᱮᱧ ᱞᱟᱹᱭᱛᱮ ᱟᱹᱰᱤ ᱞᱟᱡᱟᱣ ᱤᱧ ᱵᱩᱡᱷᱟᱹᱣ ᱮᱫᱟ ᱡᱮ ᱚᱱᱟ ᱡᱤᱱᱤᱥ ᱦᱚᱲ ᱠᱚ ᱦᱟᱛᱟᱣ ᱠᱟᱜ ᱛᱮ ᱟᱨ ᱚᱱᱟ ᱡᱟᱭᱜᱟ ᱨᱮ ᱟᱵᱚ ᱵᱟᱝ ᱠᱚ ᱵᱚᱞᱚ ᱦᱚᱪᱚ ᱟᱵᱚᱱ ᱠᱟᱱᱟ ᱟᱵᱚᱨᱮᱱ ᱥᱟᱱᱛᱟᱲ ᱠᱚ ᱪᱮᱫ ᱠᱚ ᱢᱮᱛᱟ ᱠᱚ ᱠᱟᱱᱟ ᱵᱩᱨᱩ ᱨᱮ ᱫᱮᱡ ᱵᱟᱨᱚᱱ ᱜᱮᱭᱟ ᱟᱨ ᱟᱵᱚᱨᱮᱱ ᱢᱩᱱᱟᱱ ᱦᱚᱲ ᱪᱮᱫ ᱠᱚ ᱞᱟᱹᱭᱫᱟ ᱢᱩᱠᱷᱭᱟᱹ ᱢᱚᱱᱛᱨᱤ ᱜᱮ ᱯᱟᱞᱮᱱ ᱟᱵᱚ ᱫᱚ ᱡᱷᱚᱛᱚ ᱵᱤᱪᱟᱹᱨ ᱵᱮᱵᱚᱥᱛᱷᱟᱭ ᱮᱢ ᱫᱟᱲᱮᱭᱟ ᱵᱚᱱᱟ ᱟᱨᱮ ᱵᱟᱝ ᱩᱱᱤ ᱫᱚ ᱚᱠᱟ ᱨᱤᱱᱤᱡ ᱦᱚᱲ ᱠᱟᱱᱟᱭ ᱩᱱᱤ ᱫᱚ ᱟᱵᱚᱱᱤᱡ ᱥᱚᱢᱟᱡᱽ ᱨᱤᱱᱤᱡ ᱦᱚᱲ ᱠᱟᱱᱟᱭ ᱥᱮ ᱩᱱᱤ ᱟᱹᱫᱤᱵᱟᱹᱥᱤ ᱠᱟᱱᱟᱭ ᱡᱮ ᱩᱱᱤ ᱟᱵᱚ ᱵᱷᱟᱜᱮ ᱵᱤᱪᱟᱹᱨ ᱮᱢ ᱫᱟᱲᱮᱭᱟ ᱵᱚᱱᱟ ᱥᱮ ᱡᱟᱦᱟᱸ ᱵᱤᱪᱟᱹᱨ ᱵᱮᱵᱚᱥᱛᱷᱟ ᱪᱟᱞᱟᱜ ᱠᱟᱱᱟ ᱚᱸᱰᱮ ᱫᱚ ᱟᱵᱚ ᱵᱷᱟᱜᱮ ᱴᱷᱤᱠ ᱜᱮ ᱵᱤᱪᱟᱹᱨ ᱟᱛᱟ ᱠᱚᱵᱚᱱ ᱠᱟᱱᱟ ᱵᱟᱝ ᱛᱤᱥ ᱦᱚᱸ ᱵᱟᱠᱚ ᱵᱤᱪᱟᱹᱨ ᱠᱟᱜ ᱛᱟᱵᱚᱱᱟ ᱛᱚ ᱞᱟᱹᱭᱛᱮ ᱟᱹᱲᱤᱥᱤᱧ ᱵᱩᱡᱷᱟᱹᱣ ᱮᱫᱟ ᱡᱮ ᱞᱟᱦᱟᱛᱮ ᱠᱷᱚᱱᱟᱜ ᱦᱚᱸ ᱞᱟᱦᱟ ᱛᱮᱦᱚᱸ ᱟᱨ ᱱᱤᱛᱚᱜ ᱦᱚᱸ ᱱᱚᱝᱠᱟ ᱜᱮ ᱪᱟᱞᱟᱣ ᱤᱫᱤᱜ ᱠᱟᱱᱟ ᱡᱮ ᱟᱵᱚ ᱫᱚᱠᱚ ᱥᱟᱥᱮᱛᱮᱫ ᱵᱚᱱᱟ ᱛᱚ ᱮᱱ ᱨᱮᱦᱚᱸ ᱵᱟᱵᱚᱱ ᱵᱩᱡᱷᱟᱹᱣ ᱫᱟᱲᱮᱭᱟᱜ ᱠᱟᱱᱟ ᱟᱵᱚᱱᱟᱜ ᱢᱟᱹᱱ ᱢᱮᱱᱟᱜ ᱛᱟᱵᱚᱱᱟ ᱜᱩᱱ ᱢᱮᱱᱟᱜ ᱛᱟᱵᱚᱱᱟ ᱥᱟᱱᱟᱢᱟᱜ ᱛᱮᱜᱮ ᱵᱚᱱ ᱟᱹᱠᱤᱞ ᱠᱟᱱᱟ ᱮᱱ ᱨᱮᱦᱚᱸ ᱛᱟᱦᱚᱞᱮ ᱪᱮᱫ ᱫᱤᱠᱩ ᱴᱷᱮᱱ ᱜᱮᱵᱚᱱ ᱯᱟᱲᱦᱟᱣ ᱠᱟᱱᱟ ᱟᱨᱮ ᱤᱧ ᱞᱮᱠᱟᱱ ᱦᱚᱲ ᱟᱭᱢᱟ ᱦᱚᱲ ᱱᱚᱝᱠᱟ ᱡᱩᱫᱤ ᱢᱤᱫ ᱥᱟᱶ ᱠᱟᱛᱮ ᱡᱩᱫᱤ ᱵᱚᱱ ᱞᱟᱹᱭᱟ ᱡᱮ ᱥᱮᱱ ᱠᱟᱛᱮ ᱟᱯᱮ ᱫᱚ ᱚᱪᱚᱜ ᱯᱮ ᱦᱟᱴᱟᱣᱚᱜ ᱯᱮ ᱱᱚᱰᱮ ᱠᱷᱚᱱᱟᱜ ᱫᱚ ᱦᱟᱴᱟᱣᱚᱜ ᱯᱮ ᱢᱟᱱᱮ ᱦᱟᱴᱟᱜ ᱯᱮ ᱱᱚᱣᱟ ᱫᱚ ᱟᱞᱮᱭᱟᱜ ᱡᱟᱭᱜᱟ ᱠᱟᱱᱟ ᱟᱯᱮ ᱫᱚ ᱛᱟᱦᱮᱱ ᱨᱮᱱᱟᱜ ᱚᱫᱷᱤᱠᱟᱨ ᱵᱟᱹᱱᱩᱜ ᱟᱱ ᱛᱟᱯᱮᱭᱟ ᱟᱯᱮ ᱫᱚ ᱚᱪᱚᱜ ᱯᱮ ᱵᱮᱥ ᱡᱷᱟᱢᱮᱞᱟ ᱪᱟᱵᱟᱜᱼᱟ ᱟᱨ ᱟᱢ ᱡᱩᱫᱤ ᱢᱩᱠᱷᱤᱭᱟᱹ ᱢᱚᱱᱛᱨᱤ ᱴᱷᱮᱱᱮᱢ ᱪᱟᱞᱟᱜᱼᱟ ᱟᱵᱚ ᱡᱩᱫᱤ ᱢᱩᱠᱷᱤᱭᱟᱹ ᱢᱚᱱᱛᱨᱤ ᱴᱷᱮᱱ ᱵᱚᱱ ᱪᱟᱞᱟᱜᱼᱟ ᱪᱮᱫ ᱮ ᱞᱟᱹᱭᱟ ᱪᱮᱫ ᱮ ᱢᱮᱛᱟ ᱵᱚᱱᱟ ᱢᱮᱛᱟ ᱵᱚᱱᱟᱭ ᱠᱳᱴᱟ ᱨᱮ ᱟᱯᱮ ᱫᱚ ᱦᱤᱡᱩᱜ ᱟᱯᱮ ᱟᱨᱮ ᱚᱱᱟ ᱵᱩᱨᱩ ᱫᱚ ᱚᱠᱚᱭᱟᱜ ᱦᱚᱸ ᱵᱟᱝ ᱠᱟᱱᱟ ᱡᱟᱭᱜᱟ ᱠᱤ ᱢᱤᱫᱴᱟᱝ ᱦᱚᱲᱟᱜ ᱦᱩᱭ ᱫᱟᱲᱮᱭᱟᱜᱼᱟ ᱵᱟᱝ ᱦᱩᱭ ᱫᱟᱲᱮᱭᱟᱜᱼᱟ ᱚᱱᱟ ᱫᱚ ᱟᱹᱰᱤ ᱢᱟᱨᱟᱝ ᱵᱩᱨᱩ ᱠᱟᱱᱟ ᱚᱱᱟ ᱫᱚ ᱫᱩᱱᱤᱭᱟᱹ ᱦᱚᱲᱟᱜ ᱦᱚᱸ ᱦᱩᱭ ᱫᱟᱲᱮᱭᱟᱜᱼᱟ ᱦᱮᱸ ᱟᱯᱮ ᱟᱹᱰᱤ ᱫᱤᱱ ᱠᱷᱚᱱᱟᱜ ᱯᱮ ᱦᱮᱡ ᱟᱠᱟᱱᱟ ᱛᱚ ᱩᱱᱠᱩ ᱦᱚᱸ ᱠᱤᱪᱷᱩ ᱡᱟᱭᱜᱟ ᱨᱮ ᱦᱚᱭᱛᱚ ᱢᱮᱱᱟᱜ ᱠᱚᱣᱟ ᱯᱟᱞᱮ ᱛᱟᱦᱞᱮ ᱚᱱᱟ ᱡᱟᱭᱜᱟ ᱨᱮ ᱪᱮᱫ ᱮ ᱮᱢᱟ ᱛᱟᱢᱟ ᱠᱳᱴᱟ ᱟᱢ ᱩᱱᱠᱩ ᱫᱚ ᱵᱟᱨ ᱦᱚᱲ ᱟᱨ ᱟᱢ ᱫᱚ ᱢᱤᱫ ᱦᱚᱲ ᱛᱚ ᱩᱱᱠᱩᱣᱟᱜ ᱦᱚᱸ ᱦᱚᱠ ᱟᱹᱭᱫᱟᱹᱨᱮ ᱫᱚᱦᱚᱭ ᱛᱟᱭᱟ ᱟᱢᱟᱜ ᱦᱚᱸ ᱦᱚᱠ ᱟᱹᱭᱫᱟᱹᱨᱮ ᱫᱚᱦᱚᱭᱟ ᱟᱨᱮ ᱵᱷᱟᱭ ᱱᱚᱝᱠᱟ ᱠᱟᱛᱮ ᱫᱚ ᱟᱢ ᱫᱚ ᱵᱤᱪᱟᱹᱨ ᱫᱚ ᱵᱟᱢ ᱧᱟᱢᱟ ᱛᱚ ᱚᱸᱰᱮᱢ ᱮᱲᱮ ᱦᱚᱪᱚᱜ ᱜᱮᱭᱟ ᱟᱢ ᱚᱱᱠᱟ ᱠᱟᱛᱮ ᱵᱚᱱ ᱮᱲᱮ ᱦᱚᱪᱚᱜ ᱠᱟᱱᱟ ᱟᱨ ᱪᱮᱫ ᱮᱢ ᱞᱟᱹᱭᱟ ᱫᱩᱱᱤᱭᱟᱹ ᱨᱮ ᱡᱚᱠᱷᱚᱱ ᱱᱚᱣᱟ ᱵᱤᱪᱟᱹᱨᱴᱟᱜ ᱦᱤᱡᱩᱜᱼᱟ ᱛᱚᱠᱷᱚᱱ ᱠᱚ ᱪᱮᱫ ᱨᱮᱠᱚ ᱞᱟᱹᱭᱟ ᱟᱨ ᱚᱱᱟ ᱵᱩᱨᱩ ᱨᱮᱢᱟ ᱟᱢᱟᱜ ᱦᱚᱸ ᱦᱚᱠ ᱢᱮᱱᱟᱜ ᱛᱟᱢᱟ ᱤᱧᱟᱹᱜ ᱦᱚᱸ ᱦᱚᱠ ᱢᱮᱱᱟᱜ ᱟᱱ ᱛᱤᱧᱟ ᱛᱟᱦᱞᱮ ᱦᱚᱠ ᱟᱹᱭᱫᱟᱹᱨ ᱫᱚ ᱡᱷᱚᱛᱚ ᱦᱚᱲ ᱜᱮ ᱮᱢ ᱦᱩᱭᱩᱜᱼᱟ ᱢᱟ ᱦᱚᱠ ᱟᱹᱭᱫᱟᱹᱨ ᱮᱢᱟᱭ ᱢᱮ ᱟᱵᱚ ᱵᱚᱱ ᱯᱟᱹᱦᱩᱲ ᱦᱚᱪᱚᱜᱼᱟ ᱚᱱᱟ ᱡᱩᱫᱤ ᱥᱚᱨᱠᱟᱨ ᱴᱷᱮᱱ ᱠᱷᱚᱱᱟᱜ ᱵᱤᱪᱟᱹᱨ ᱵᱚᱱ ᱫᱚᱦᱚᱭᱟ ᱠᱤᱱᱛᱩ ᱟᱵᱚ ᱵᱚᱱ ᱯᱟᱹᱦᱩᱲ ᱦᱚᱪᱚᱜᱼᱟ ᱚᱛᱚᱭᱮᱵ ᱥᱚᱨᱠᱟᱨ ᱴᱷᱮᱱ ᱫᱚ ᱵᱟᱝ ᱭᱟ ᱟᱵᱚ ᱦᱳᱞ ᱫᱚᱦᱚ ᱦᱩᱭᱩᱜ ᱛᱟᱵᱚᱱᱟ ᱟᱨ ᱩᱱᱠᱩ ᱦᱮᱞᱮᱡ ᱤᱫᱤ ᱦᱩᱭᱩᱜ ᱛᱟᱵᱚᱱᱟ ᱟᱨ ᱩᱱᱠᱩ ᱚᱪᱚᱜ ᱦᱩᱭᱩᱜ ᱛᱟᱵᱚᱱᱟ ᱟᱨ ᱤᱧ ᱡᱩᱫᱤ ᱚᱱᱟ ᱡᱟᱭᱜᱟ ᱨᱤᱧ ᱛᱟᱦᱮᱱᱟ ᱰᱮᱯᱷᱤᱱᱮᱴᱞᱤ ᱚᱱᱠᱟ ᱠᱟᱛᱮ ᱫᱩᱧ ᱦᱮᱞᱮᱡ ᱤᱫᱤ ᱠᱚᱣᱟ ᱥᱮ ᱡᱮᱞ ᱪᱟᱞᱟᱣ ᱦᱩᱭᱩᱜ ᱛᱤᱧ ᱠᱷᱟᱱ ᱡᱮᱞ ᱪᱟᱞᱟᱣ ᱦᱩᱭᱩᱜ ᱛᱤᱧᱟ ᱟᱨ ᱤᱧᱟᱹᱜ ᱦᱚᱠ ᱟᱹᱭᱫᱟᱹᱨ ᱫᱚᱦᱚ ᱞᱟᱹᱜᱤᱫ ᱛᱮ ᱪᱮᱫᱟᱜ ᱡᱮᱞ ᱵᱟᱹᱧ ᱪᱟᱞᱟᱜᱼᱟ ᱪᱮᱫᱟᱜ ᱢᱟᱭᱟᱢ ᱵᱟᱹᱧ ᱡᱚᱨᱚᱭ ᱛᱤᱧᱟ ᱤᱧ ᱚᱱᱠᱟ ᱠᱟᱛᱮ ᱫᱚ ᱥᱟᱫᱷᱤᱱᱚᱛᱟ ᱫᱚ ᱵᱟᱝᱵᱚᱱ ᱧᱟᱢ ᱠᱟᱫᱟ ᱡᱮ ᱫᱩᱲᱩᱵ ᱫᱩᱲᱩᱵ ᱛᱮ ᱯᱞᱚᱴ ᱤᱭᱟᱹ ᱠᱟᱛᱮ ᱵᱤᱪᱟᱹᱨ ᱠᱟᱛᱮ ᱫᱚ ᱵᱟᱵᱚᱱ ᱧᱟᱢ ᱠᱟᱫᱟ ᱞᱟᱹᱲᱦᱟᱹᱭ ᱠᱟᱱᱟ ᱠᱚ ᱞᱟᱹᱲᱦᱟᱹᱭ ᱠᱟᱱᱟ ᱠᱚ ᱞᱟᱹᱲᱦᱟᱹᱭ ᱟᱨ ᱟᱵᱚ ᱚᱱᱟ ᱞᱟᱹᱲᱦᱟᱹᱭ ᱛᱮᱵᱚᱱ ᱵᱚᱛᱚᱨᱚᱜ ᱠᱟᱱᱟ ᱪᱮ ᱞᱟᱦᱟᱛᱮ ᱟᱵᱚᱨᱮᱱ ᱡᱟᱦᱟᱸ ᱟᱹᱜᱩᱣᱟᱱ ᱠᱚ ᱠᱚ ᱜᱚᱡ ᱦᱚᱪᱚ ᱞᱮᱱᱟ ᱚᱱᱟ ᱧᱮᱞ ᱛᱮᱵᱚᱱ ᱵᱚᱛᱚᱨᱚᱜ ᱠᱟᱱᱟ ᱟᱵᱚ ᱞᱟᱹᱲᱦᱟᱹᱭ ᱵᱟᱵᱚᱱ ᱫᱟᱲᱮᱜ ᱜᱮᱭᱟ ᱞᱟᱹᱲᱦᱟᱹᱭ ᱵᱚᱱ ᱫᱟᱲᱮᱜᱼᱟ ᱡᱚᱛᱚᱢ ᱠᱤᱪᱷᱩ ᱥᱟᱯᱟᱵ ᱢᱮᱱᱟᱜ ᱛᱟᱵᱚᱱᱟ ᱥᱟᱯᱟᱵ ᱨᱮᱰᱤ ᱛᱟᱵᱚᱱ ᱯᱮ ᱟᱨ ᱡᱚᱛᱚᱢ ᱠᱤᱪᱷᱩ ᱱᱚᱣᱟ ᱫᱚ ᱟᱵᱚ ᱛᱮᱜᱮ ᱵᱚᱱ ᱠᱚᱨᱟᱣᱟ ᱩᱱᱤ ᱫᱚ ᱵᱤᱪᱟᱹᱨ ᱨᱤᱱᱤᱡ ᱚᱠᱚᱭ ᱠᱟᱱᱟᱭᱟ ᱯᱨᱮᱥ ᱯᱨᱮᱥ ᱠᱚᱱᱯᱷᱟᱨᱮᱱᱥ ᱨᱮ ᱧᱮᱞ ᱫᱟ ᱟᱵᱚᱨᱮᱱ ᱢᱟᱱᱚᱛᱟᱱ ᱜᱚᱢᱠᱮ ᱱᱚᱝᱠᱟ ᱞᱟᱹᱭ ᱫᱟ ᱡᱮ ᱢᱩᱠᱷᱤᱭᱟᱹ ᱢᱚᱱᱛᱨᱤ ᱴᱷᱮᱱᱤᱧ ᱞᱟᱹᱭᱟ ᱦᱟᱹᱱᱤ ᱴᱷᱮᱱᱤᱧ ᱞᱟᱹᱭᱟ ᱱᱩᱭ ᱴᱷᱮᱱᱤᱧ ᱞᱟᱹᱭᱟ ᱦᱟᱱᱮ ᱵᱟᱝ ᱡᱚᱢ ᱠᱟᱛᱮᱧ ᱛᱟᱦᱮᱱᱟ ᱚᱱᱚᱥᱚᱱᱤᱧ ᱫᱚᱦᱚᱭᱟ ᱪᱮᱫ ᱚᱱᱟ ᱠᱚᱫᱚ ᱦᱩᱭᱩᱜ ᱠᱟᱱᱟ ᱚᱱᱟ ᱠᱚᱫᱚ ᱟᱹᱰᱤ ᱵᱤᱨᱚᱠᱛᱚ ᱨᱮᱱᱟᱜ ᱠᱟᱛᱷᱟ ᱠᱟᱱᱟ ᱟᱹᱰᱤ ᱵᱤᱨᱚᱠᱛᱚ ᱨᱮᱱᱟᱜ ᱠᱟᱛᱷᱟ ᱠᱟᱱᱟ ᱵᱚᱭᱦᱟ ᱠᱚ ᱛᱮᱦᱮᱧ ᱤᱧᱟᱹᱜ ᱢᱚᱱᱮ ᱨᱮᱱᱟᱜ ᱠᱟᱛᱷᱟ ᱟᱯᱮ ᱴᱷᱮᱱᱤᱧ ᱥᱚᱫᱚᱨ ᱮᱱᱟ ᱱᱚᱣᱟ ᱠᱷᱟᱹᱛᱤᱨ ᱜᱮ ᱡᱮ ᱤᱧ ᱛᱮᱦᱮᱧ ᱵᱟᱦᱨᱮᱧ ᱩᱰᱩᱠᱚᱜ ᱠᱟᱱ ᱛᱟᱦᱮᱸᱫ ᱠᱟᱹᱢᱤ ᱞᱟᱹᱜᱤᱫ ᱠᱤᱱᱛᱩ ᱚᱱᱟ ᱵᱷᱤᱰᱤᱭᱳ ᱧᱮᱞ ᱥᱟᱶᱛᱮ ᱤᱧᱟᱹᱜ ᱵᱚᱦᱚᱜ ᱫᱚ ᱮᱠᱫᱚᱢ ᱪᱟᱵᱟ ᱩᱛᱟᱹᱨᱮᱱ ᱛᱤᱧᱟᱹ ᱮᱠᱫᱚᱢ ᱢᱩᱰ ᱪᱟᱵᱟ ᱩᱛᱟᱹᱨᱮᱱ ᱛᱤᱧᱟᱹ ᱤᱧᱟᱹᱜ ᱟᱵᱤ ᱵᱷᱟᱵᱤ ᱚᱱᱟ ᱟᱯᱮ ᱴᱷᱮᱱ ᱠᱷᱚᱱᱤᱧ ᱟᱯᱮ ᱴᱷᱮᱱᱤᱧ ᱥᱚᱫᱚᱨᱮᱫᱼᱟ ᱟᱨ ᱛᱤᱱᱟᱹᱜ ᱴᱟ ᱵᱷᱟᱜᱮ ᱯᱮ ᱵᱩᱡᱷᱟᱹᱣ ᱮᱫᱟ ᱥᱮ ᱵᱟᱯᱮ ᱵᱩᱡᱷᱟᱹᱣ ᱮᱫᱟ ᱤᱧ ᱫᱚ ᱵᱟᱹᱧ ᱵᱟᱲᱟᱭᱟ ᱤᱧᱟᱹᱜ ᱢᱚᱱᱮ ᱨᱮᱱᱟᱜ ᱠᱟᱛᱷᱟ ᱱᱚᱣᱟ ᱫᱚᱧ ᱥᱚᱫᱚᱨ ᱠᱮᱫᱟ ᱟᱹᱫᱤᱵᱟᱹᱥᱤ ᱦᱤᱥᱟᱹᱵ ᱛᱮ ᱮᱡ ᱮ ᱥᱟᱱᱛᱟᱲ ᱦᱤᱥᱟᱹᱵ ᱛᱮ ᱤᱧ ᱱᱚᱣᱟ ᱯᱨᱚᱴᱮᱥᱴ ᱤᱧ ᱫᱚᱦᱚᱭᱟ ᱡᱮ ᱫᱩᱱᱤᱭᱟᱹ ᱴᱷᱮᱱ ᱵᱤᱪᱟᱹᱨ ᱫᱚ ᱵᱟᱝ ᱠᱟᱛᱮ ᱤᱧ ᱴᱷᱮᱱᱤᱧ ᱵᱤᱪᱟᱹᱨᱟ ᱟᱨ ᱚᱠᱟᱧ ᱧᱮᱞ ᱠᱟᱫᱟ ᱱᱚᱣᱟ ᱫᱚ ᱵᱷᱩᱞ ᱜᱮᱭᱟ ᱛᱚ ᱵᱷᱩᱞ ᱜᱮᱭᱟ ᱢᱟᱱᱮᱧ ᱵᱷᱩᱞ ᱜᱮᱭᱟ ᱚᱱᱟ ᱫᱚᱧ ᱚᱪᱚᱜ ᱜᱮᱭᱟ ᱪᱮᱫᱟᱜ ᱵᱚᱱ ᱥᱟᱦᱟᱣ ᱫᱟᱲᱮᱭᱟᱜ ᱠᱟᱱᱟ ᱪᱤᱠᱟᱹᱛᱮ ᱵᱚᱱ ᱥᱟᱦᱟᱣ ᱫᱟᱲᱮᱭᱟᱜ ᱠᱟᱱᱟ ᱱᱚᱣᱟ ᱤᱧ ᱵᱟᱹᱧ ᱵᱩᱡᱷᱟᱹᱣ ᱫᱟᱲᱮᱭᱟᱜ ᱠᱟᱱᱟ ᱡᱮ ᱮᱠᱷᱚᱱᱳ ᱥᱟᱦᱟᱣ ᱨᱮᱜᱮ ᱢᱮᱱᱟᱜ ᱵᱚᱱᱟ ᱪᱮᱫᱟᱜ ᱚᱠᱟ ᱨᱤᱱᱤᱡ ᱚᱠᱚᱭ ᱦᱚᱲ ᱭᱟ ᱦᱮᱡ ᱠᱟᱛᱮ ᱞᱟᱹᱭᱫᱟ ᱱᱚᱣᱟ ᱫᱚ ᱛᱮᱦᱮᱧ ᱤᱧᱟᱹᱜ ᱠᱟᱱᱟ ᱵᱟᱝ ᱦᱩᱭ ᱫᱟᱲᱮᱭᱟᱜᱼᱟ ᱱᱚᱣᱟ ᱫᱚ ᱵᱟᱝ ᱦᱩᱭ ᱫᱟᱲᱮᱭᱟᱜᱼᱟ ᱟᱨ ᱵᱟᱹᱧ ᱦᱩᱭ ᱦᱚᱪᱚᱭ ᱜᱮᱭᱟ ᱚᱱᱟ ᱫᱚ ᱛᱮ ᱛᱮᱦᱮᱧ ᱡᱩᱫᱤ ᱤᱧᱟᱹᱜ ᱤᱧᱟᱹᱜ ᱵᱩᱨᱩ ᱵᱩᱨᱩᱭ ᱫᱚᱠᱷᱚᱞ ᱫᱟ ᱤᱧᱟᱹᱜ ᱦᱟᱥᱟ ᱡᱩᱢᱤ ᱡᱟᱭᱜᱟᱭ ᱫᱚᱠᱷᱚᱞ ᱫᱟ ᱥᱟᱱᱟᱢᱟᱜ ᱨᱮᱜᱮ ᱫᱚᱠᱷᱚᱞ ᱪᱟᱵᱟ ᱠᱮᱫᱟ ᱛᱚ ᱛᱟᱦᱞᱮ ᱛᱤᱥ ᱡᱟᱹᱯᱤᱫ ᱵᱟᱝ ᱦᱩᱭᱩᱜ ᱛᱟᱵᱚᱱᱟ ᱟᱵᱚᱱᱟᱜ ᱡᱟᱹᱯᱤᱫ ᱤᱧ ᱥᱟᱞᱟ ᱤᱧ ᱟᱹᱫᱤᱵᱟᱹᱥᱤ ᱠᱟᱹᱱᱟᱹᱧ ᱤᱧ ᱥᱟᱱᱛᱟᱲ ᱠᱟᱹᱱᱟᱹᱧ ᱠᱤ ᱥᱩᱞᱩᱠ ᱱᱤᱨᱟᱹᱭ ᱛᱮ ᱥᱩᱠ ᱥᱟᱱᱛᱤ ᱛᱮ ᱢᱚᱡᱽ ᱛᱮ ᱛᱟᱦᱮᱱ ᱥᱟᱱᱟᱧ ᱠᱟᱱᱟ ᱠᱳᱱᱳ ᱚᱥᱩᱵᱤᱫᱷᱟ ᱵᱟᱝ ᱥᱟᱱᱟᱧ ᱠᱟᱱᱟ ᱚᱠᱚᱭᱟᱜ ᱨᱮᱦᱚᱸ ᱚᱠᱚᱭᱟᱜ ᱡᱷᱩᱴ ᱡᱷᱟᱢᱮᱞᱟ ᱨᱮᱦᱚᱸ ᱵᱟᱝ ᱛᱟᱦᱮᱱ ᱥᱟᱱᱟᱧ ᱠᱟᱱᱟ ᱟᱨ ᱛᱮᱦᱮᱧ ᱱᱚᱝᱠᱟᱱ ᱦᱚᱲ ᱤᱧ ᱚᱥᱩᱵᱤᱫᱷᱟ ᱨᱤᱧ ᱯᱟᱲᱟᱜ ᱠᱟᱱᱟ ᱵᱷᱟᱵᱟᱣ ᱫᱟᱲᱮᱭᱟᱜ ᱠᱟᱱᱟ ᱯᱮ ᱢᱤᱫ ᱫᱷᱟᱣ ᱵᱷᱟᱵᱟᱣ ᱢᱮ ᱵᱷᱟᱵᱟᱣ ᱢᱮ ᱢᱤᱫ ᱫᱷᱟᱣ ᱛᱩᱠᱟᱹ ᱨᱮ ᱥᱩᱥᱩᱨ ᱵᱟᱝ ᱟᱹᱰᱤ ᱢᱚᱡᱽ ᱨᱮᱭ ᱛᱟᱦᱮᱱ ᱠᱟᱱᱟ ᱟᱨ ᱡᱩᱫᱤ ᱩᱱᱤ ᱢᱤᱫ ᱫᱷᱟᱣ ᱰᱤᱥᱴᱟᱨᱵ ᱟᱠᱟᱫᱮᱭᱟ ᱛᱚ ᱩᱱᱤ ᱫᱚ ᱥᱚᱦᱚᱡᱽ ᱛᱮᱫᱚ ᱵᱟᱭ ᱟᱲᱟᱜ ᱢᱮᱭᱟ ᱵᱚᱭᱦᱟ ᱥᱚᱦᱚᱡᱽ ᱛᱮᱫᱚ ᱵᱟᱭ ᱟᱲᱟᱜ ᱢᱮᱭᱟ ᱜᱮᱭᱟᱨ ᱯᱷᱩᱞᱟᱹᱣ ᱪᱟᱵᱟ ᱢᱮᱭᱟᱭ ᱮᱱ ᱨᱮᱦᱚᱸ ᱵᱟᱭ ᱵᱟᱹᱜᱤᱭᱟ ᱢᱟ ᱫᱟᱜ ᱨᱮᱢ ᱫᱟᱜ ᱵᱚᱞᱚ ᱨᱮᱦᱚᱸ ᱫᱟᱜ ᱨᱮᱢ ᱵᱚᱞᱚ ᱨᱮᱦᱚᱸ ᱟᱢ ᱫᱚᱭ ᱯᱟᱸᱡᱟ ᱢᱮᱜᱮᱭᱟ ᱛᱚ ᱚᱱᱟ ᱨᱮᱱᱟᱜ ᱫᱚ ᱵᱤᱪᱟᱹᱨ ᱫᱚ ᱪᱮᱫ ᱠᱟᱱᱟ ᱤᱧᱟᱹᱜ ᱡᱤᱱᱤᱥᱮ ᱦᱟᱛᱟᱣ ᱟᱠᱟᱫ ᱛᱤᱧᱟᱹ ᱚᱱᱟᱧ ᱨᱮᱡᱮᱭᱟ ᱨᱟᱡᱟᱭ ᱪᱮᱧᱡᱽ ᱨᱟᱡᱟᱭᱟ ᱛᱚ ᱵᱚᱭᱦᱟ ᱠᱚ ᱤᱧᱟᱹᱜ ᱵᱤᱪᱟᱹᱨ ᱟᱯᱮ ᱴᱷᱮᱱ ᱞᱤᱧ ᱫᱚᱦᱚ ᱠᱮᱜᱼᱟ ᱱᱚᱣᱟ ᱪᱮᱫ ᱞᱮᱠᱟ ᱯᱮ ᱵᱩᱡᱷᱟᱹᱣ ᱮᱫᱟ ᱥᱮ ᱵᱟᱯᱮ ᱵᱩᱡᱷᱟᱹᱣ ᱮᱫᱟ ᱪᱮᱫ ᱠᱟ ᱢᱟᱭᱟᱝ ᱞᱚᱞᱚ ᱯᱮ ᱵᱩᱡᱷᱟᱹᱣ ᱮᱫᱟ ᱥᱮ ᱵᱟᱯᱮ ᱵᱩᱡᱷᱟᱹᱣ ᱮᱫᱟ ᱤᱧ ᱫᱚ ᱵᱟᱹᱧ ᱵᱟᱲᱟᱭᱟ ᱛᱚᱵᱮ ᱤᱧᱟᱹᱜ ᱱᱚᱣᱟ ᱨᱮᱱᱟᱜ ᱡᱤᱱᱤᱥ ᱟᱯᱮ ᱠᱚ ᱴᱷᱮᱱ ᱤᱧ ᱥᱚᱫᱚᱨᱚᱜ ᱠᱟᱱᱟ ᱡᱮ ᱤᱧ ᱟᱹᱰᱤ ᱵᱤᱨᱚᱠᱛᱚᱧ ᱵᱩᱡᱷᱟᱹᱣ ᱠᱮᱜᱼᱟ ᱟᱹᱰᱤ ᱟᱹᱲᱤᱥᱤᱧ ᱵᱩᱡᱷᱟᱹᱣ ᱠᱮᱜᱼᱟ ᱟᱨ ᱟᱹᱰᱤ ᱨᱟᱹᱜᱤᱧ ᱵᱩᱡᱷᱟᱹᱣ ᱠᱮᱜᱼᱟ ᱠᱷᱟᱹᱞᱤ ᱱᱚᱣᱟ ᱠᱟᱛᱷᱟ ᱫᱚ ᱵᱟᱝ ᱫᱤᱠᱩ ᱴᱷᱮᱱ ᱟᱭᱢᱟ ᱪᱮᱞᱮᱧᱡᱽ ᱪᱟᱞᱟᱣ ᱪᱟᱞᱟᱣ ᱛᱮ ᱪᱟᱞᱟᱣ ᱰᱟᱦᱟᱨ ᱨᱮ ᱤᱧᱤᱧ ᱧᱟᱢ ᱠᱟᱜᱼᱟ ᱟᱨ ᱚᱱᱟ ᱪᱮᱞᱮᱧᱡᱽ ᱢᱩᱠᱟᱵᱤᱞᱟ ᱞᱟᱹᱜᱤᱫ ᱛᱮ ᱤᱧ ᱛᱮᱦᱮᱧ ᱥᱳᱥᱟᱞ ᱢᱤᱰᱤᱭᱟ ᱨᱤᱧ ᱩᱰᱩᱠ ᱮᱱᱟ ᱟᱨ ᱚᱱᱠᱟ ᱠᱟᱛᱮ ᱜᱮ ᱤᱧ ᱫᱩᱧ ᱞᱟᱦᱟ ᱤᱫᱤᱜ ᱢᱟ ᱟᱨ ᱟᱯᱮ ᱠᱚᱣᱟᱜ ᱫᱟᱲᱮ ᱟᱯᱮ ᱴᱷᱮᱱ ᱠᱷᱚᱱᱟᱜ ᱤᱧ ᱠᱷᱚᱡᱚᱜ ᱠᱟᱱᱟ ᱮᱢᱟᱹᱧ ᱯᱮ ᱟᱨ ᱱᱚᱝᱠᱟ ᱠᱟᱛᱮ ᱢᱤᱫ ᱥᱟᱶ ᱛᱮᱵᱚᱱ ᱛᱟᱦᱮᱱᱟ ᱥᱮᱵᱚᱱ ᱞᱟᱦᱟ ᱤᱫᱤᱜᱼᱟ ᱢᱮᱱᱛᱮᱧ ᱢᱚᱱᱮᱭᱟ ᱟᱨ ᱪᱟᱞᱟᱣ ᱞᱟᱦᱟ ᱨᱮ ᱟᱨ ᱵᱟᱨᱭᱟ ᱠᱟᱛᱷᱟᱧ ᱢᱮᱱᱟ ᱡᱮ ᱤᱧᱟᱹᱜ ᱠᱟᱛᱷᱟ ᱡᱩᱫᱤ ᱢᱚᱡᱽ ᱯᱮ ᱵᱩᱡᱷᱟᱹᱣ ᱠᱮᱫ ᱠᱷᱟᱱ ᱵᱷᱟᱹᱜᱤ ᱯᱮ ᱵᱩᱡᱷᱟᱹᱣᱮᱫ ᱠᱷᱟᱱ ᱛᱟᱦᱚᱞᱮ ᱮᱱᱠᱷᱟᱱ ᱮᱸᱜᱟ ᱠᱟᱹᱴᱩᱵ ᱩᱫᱩᱜ ᱠᱟᱛᱮ ᱥᱚᱫᱚᱨᱤᱧ ᱯᱮ ᱟᱨ ᱡᱟᱦᱟᱱᱟᱜ ᱢᱚᱱᱮ ᱨᱮᱱᱟᱜ ᱠᱟᱛᱷᱟ ᱞᱟᱹᱭ ᱨᱮ ᱤᱧᱟᱹᱜ ᱠᱟᱛᱷᱟ ᱛᱮᱞᱟ ᱨᱩᱣᱟᱹᱲ ᱨᱮ ᱡᱩᱫᱤ ᱠᱟᱛᱷᱟ ᱞᱟᱹᱭ ᱥᱟᱱᱟᱭᱮᱫ ᱯᱮ ᱠᱷᱟᱱ ᱠᱚᱢᱮᱱᱴ ᱛᱟᱵᱚᱱ ᱯᱮ ᱟᱨ ᱱᱚᱣᱟ ᱤᱧᱟᱹᱜ ᱢᱚᱱᱮ ᱨᱮᱱᱟᱜ ᱠᱟᱛᱷᱟ ᱡᱩᱫᱤ ᱟᱨᱚ ᱮᱴᱟᱜ ᱦᱚᱲ ᱴᱷᱮᱱ ᱥᱚᱫᱚᱨ ᱥᱟᱱᱟᱭᱮᱫ ᱯᱮᱭᱟ ᱡᱮ ᱱᱚᱣᱟ ᱫᱟᱲᱮ ᱟᱨᱚ ᱮᱴᱟᱜ ᱦᱚᱲ ᱴᱷᱮᱱ ᱫᱚᱨᱠᱟᱨ ᱠᱟᱱᱟ ᱛᱟᱦᱚᱞᱮ ᱱᱚᱣᱟ ᱫᱚ ᱚᱵᱚᱥᱥᱳᱭ ᱯᱮ ᱥᱮᱭᱟᱨ ᱛᱟᱵᱚᱱᱟ ᱢᱟ ᱛᱚᱵᱮ ᱥᱟᱱᱟᱢ ᱠᱚᱜᱮ ᱟᱨ ᱢᱤᱫ ᱫᱷᱟᱣ ᱡᱚᱦᱟᱨ